ᱤᱧ ᱫᱚ ᱛᱟᱵᱚᱱ ᱱᱟᱜ ᱱᱚᱜᱼᱚᱭ ᱯᱩᱨᱟᱹᱣ ᱠᱮᱜᱼᱟ ᱟᱨ ᱟᱡ ᱫᱚ ᱥᱟᱨᱟᱫᱤᱱ ᱥᱩᱛᱟᱹᱢ ᱛᱚᱯᱟᱜᱚᱜ ᱠᱟᱱᱟ ᱚᱱᱟᱛᱮ ᱵᱟᱭ ᱯᱩᱨᱟᱹᱣ ᱫᱟᱲᱮᱭᱟᱜ ᱠᱟᱱᱟ ᱞᱚᱜᱚᱱ ᱯᱩᱨᱟᱹᱧ ᱯᱟᱨᱮᱥᱟᱱ ᱪᱟᱵᱟ ᱟᱠᱟᱱᱟ ᱯᱩᱨᱟᱹ ᱠᱮᱴᱮᱡᱟᱜ ᱠᱷᱟᱱᱛᱟᱧ ᱯᱟᱲᱟᱣ ᱟᱠᱟᱱᱟ ᱥᱮ ᱢᱟᱨᱮᱱᱟᱜ ᱡᱚᱦᱟᱨ ᱜᱮ ᱥᱟᱱᱟᱢ ᱠᱚ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱫᱚ ᱱᱟᱦᱟᱜ ᱛᱟᱵᱚ ᱱᱚᱜᱼᱚᱭ ᱱᱟᱦᱟᱜ ᱞᱤᱧ ᱥᱤᱞᱟᱹᱭᱮᱜᱼᱟ ᱦᱚᱞᱟ ᱱᱟᱦᱟᱜ ᱡᱟᱦᱟᱸ ᱞᱤᱧ ᱞᱟᱹᱴᱩᱢ ᱞᱮᱫ ᱛᱟᱦᱮᱱ ᱢᱟᱨᱮ ᱠᱷᱟᱱᱛᱟ ᱟᱫᱚ ᱚᱱᱟᱜᱮ ᱱᱟᱦᱟᱜ ᱛᱮᱦᱮᱧ ᱫᱚ ᱱᱟᱦᱟᱜ ᱞᱤᱧ ᱥᱤᱞᱟᱹᱭᱮᱜᱼᱟ ᱚᱱᱟ ᱥᱤᱞᱟᱹᱭ ᱵᱷᱤᱰᱤᱭᱳ ᱢᱟ ᱵᱟᱝ ᱞᱤᱧ ᱫᱮᱠᱷᱟᱣᱟᱫ ᱯᱮ ᱛᱟᱦᱮᱱᱚᱜ ᱟᱫᱚ ᱚᱱᱟ ᱥᱤᱞᱟᱹᱭ ᱵᱷᱤᱰᱤᱭᱳ ᱜᱮ ᱱᱟᱦᱟᱜ ᱛᱮᱦᱮᱧ ᱫᱚ ᱱᱟᱦᱟᱜ ᱞᱤᱧ ᱟᱹᱜᱩ ᱟᱠᱟᱫ ᱛᱟᱵᱚᱱᱟ ᱱᱚᱜᱼᱚᱭ ᱛᱟᱨᱟ ᱱᱚᱜᱼᱚᱭ ᱱᱟᱦᱟᱜ ᱡᱟᱦᱟᱸ ᱞᱤᱧ ᱞᱟᱹᱴᱩᱢ ᱞᱮᱜᱼᱟ ᱱᱚᱜᱼᱚᱭ ᱯᱮ ᱧᱮᱞ ᱫᱟᱲᱮᱭᱟᱜ ᱠᱟᱱᱟ ᱚᱱᱟ ᱫᱚ ᱢᱟᱨᱮ ᱠᱷᱟᱱᱛᱟ ᱠᱟᱱᱟ ᱱᱚᱣᱟ ᱜᱮ ᱱᱟᱦᱟᱜ ᱱᱤᱛᱚᱜ ᱞᱤᱧ ᱥᱤᱞᱟᱹᱭ ᱞᱟᱹᱜᱤᱫ ᱟᱫᱚ ᱪᱮᱫ ᱞᱮᱠᱟ ᱥᱤᱞᱟᱹᱭ ᱜᱟᱱᱚᱜ ᱠᱟᱱᱟ ᱪᱮᱫ ᱞᱮᱠᱟ ᱵᱟᱝᱟ ᱟᱫᱚ ᱚᱱᱟ ᱜᱮ ᱱᱟᱦᱟᱜ ᱵᱚᱱ ᱧᱮᱞ ᱧᱚᱜᱟ ᱡᱚᱛᱚ ᱦᱚᱲ ᱛᱮ ᱱᱚᱣᱟ ᱨᱮᱢᱟ ᱱᱟᱦᱟᱜ ᱱᱚᱣᱟ ᱢᱟᱲᱟᱝ ᱥᱤᱞᱟᱹᱭ ᱠᱟᱱᱟ ᱯᱩᱨᱟᱹ ᱠᱮᱴᱮᱡ ᱠᱟᱱᱟ ᱱᱟᱦᱟᱜ ᱟᱫᱚ ᱥᱩᱭ ᱠᱚ ᱯᱟᱞᱮ ᱨᱟᱹᱯᱩᱫᱚᱜᱼᱟ ᱥᱮ ᱥᱩᱛᱟᱹᱢ ᱠᱚ ᱛᱤᱱᱟᱹᱜ ᱡᱳᱨ ᱛᱚᱯᱟᱜᱚᱜᱼᱟ ᱚᱱᱟ ᱠᱚᱜᱮ ᱦᱟᱸᱜ ᱵᱚᱱ ᱧᱮᱞᱟ ᱪᱮᱫ ᱞᱮᱠᱟ ᱥᱤᱞᱟᱹᱭᱚᱜ ᱠᱟᱱᱟ ᱪᱮᱫ ᱞᱮᱠᱟ ᱵᱟᱝ ᱟᱨ ᱟᱡ ᱫᱚ ᱱᱟᱦᱟᱜ ᱛᱟᱵᱚ ᱢᱟᱨᱮᱱᱟᱜ ᱫᱚ ᱵᱟᱭ ᱥᱤᱞᱟᱹᱭᱮᱜᱼᱟ ᱫᱚᱢᱮ ᱥᱩᱛᱟᱹᱢ ᱛᱚᱯᱟᱜᱚᱜᱼᱟ ᱚᱱᱟᱛᱮ ᱢᱮᱱᱮᱫᱼᱟ ᱱᱟᱦᱟᱜ ᱟᱡ ᱫᱚ ᱵᱟᱭ ᱥᱤᱞᱟᱹᱭᱮᱜᱼᱟ ᱤᱧ ᱜᱮ ᱱᱟᱦᱟᱜ ᱤᱧ ᱥᱤᱞᱟᱹᱭᱮᱜᱼᱟ ᱱᱚᱣᱟ ᱦᱚᱸᱠᱚ ᱨᱚᱜ ᱛᱟᱨᱟ ᱟᱠᱟᱜᱼᱟ ᱠᱚ ᱱᱤᱡᱮ ᱛᱮᱜᱮ ᱠᱚ ᱨᱚᱜᱮᱫ ᱛᱟᱦᱮᱸᱜᱼᱟ ᱱᱚᱜᱼᱚᱭ ᱫᱷᱟᱨᱮ ᱫᱷᱟᱨᱮ ᱛᱮ ᱱᱚᱣᱟ ᱦᱚᱸᱠᱚ ᱨᱚᱜ ᱟᱠᱟᱜᱼᱟ ᱜᱚᱴᱟ ᱫᱷᱟᱨᱮ ᱛᱮ ᱛᱚᱵᱮ ᱮᱦᱚᱵ ᱞᱟᱹᱜᱤᱫ ᱵᱚᱱ ᱥᱤᱞᱟᱹᱭ ᱜᱮ

ᱡᱟᱦᱟᱸ ᱨᱮ ᱠᱮᱴᱮᱡ ᱥᱮᱴᱮᱨᱚᱜ ᱠᱟᱱ ᱠᱷᱟᱱ ᱜᱮ ᱛᱚᱯᱟᱜᱚᱜ ᱠᱟᱱᱟ ᱟᱨᱦᱚᱸ ᱱᱚᱰᱮ ᱢᱤᱫ ᱫᱷᱟᱣ ᱛᱚᱯᱟᱭᱮᱱᱟ

ᱤᱧ ᱫᱚ ᱛᱟᱵᱚᱱᱟ ᱱᱚᱜᱼᱚᱭ ᱤᱧ ᱯᱩᱨᱟᱹᱣ ᱠᱮᱫᱼᱟ ᱟᱨ ᱟᱡ ᱫᱚ ᱥᱟᱨᱟᱫᱤᱱ ᱥᱩᱛᱟᱹᱢ ᱛᱚᱯᱟᱜᱚᱜ ᱠᱟᱱᱟ ᱚᱱᱟᱛᱮ ᱵᱟᱭ ᱯᱩᱨᱟᱹᱣ ᱫᱟᱲᱮᱭᱟᱜ ᱠᱟᱱᱟ ᱞᱚᱜᱚᱱ

ᱱᱚᱣᱟ ᱯᱮ ᱧᱮᱞᱮᱫᱼᱟ ᱥᱮ ᱪᱟᱯ ᱠᱚ ᱛᱚᱯᱟᱜᱚᱜ ᱠᱟᱱᱟ ᱛᱚᱛᱠᱟ ᱠᱚ ᱜᱚᱫᱚᱞ ᱩᱛᱟᱹᱨ ᱠᱤᱫᱤᱧᱟ ᱥᱩᱛᱟᱹᱢ ᱛᱚᱯᱟᱜ ᱧᱮᱞᱛᱮ ᱟᱨ ᱱᱚᱣᱟ ᱠᱮᱴᱮᱡ ᱢᱟ ᱠᱮᱴᱮᱡ ᱱᱚᱣᱟ ᱯᱮ ᱧᱮᱞᱮᱫᱼᱟ ᱥᱮ ᱯᱩᱨᱟᱹ ᱠᱮᱴᱮᱡᱼᱟ ᱡᱟᱦᱟᱸ ᱱᱚᱨᱚᱢ ᱧᱚᱜ ᱛᱟᱦᱮᱱᱟ ᱚᱱᱟ ᱠᱚᱫᱚ ᱴᱷᱤᱠ ᱜᱮᱭᱟ ᱟᱨᱮᱢ ᱪᱤᱠᱟᱹᱭᱟ ᱮᱢ ᱟᱠᱟᱫ ᱟᱠᱚ ᱥᱤᱞᱟᱹ ᱢᱟ ᱦᱩᱭᱩᱜ ᱜᱮᱭᱟ ᱡᱟᱦᱟᱸ ᱞᱮᱠᱟᱨᱮ ᱯᱩᱨᱟᱹᱣ ᱢᱟ ᱦᱩᱭᱩᱜ ᱜᱮᱭᱟ

ᱥᱤᱞᱟᱹᱭ ᱠᱚᱫᱚ ᱴᱷᱤᱠ ᱜᱤᱧ ᱥᱤᱞᱟᱹᱭ ᱠᱮᱜᱼᱟ ᱵᱟᱱᱟᱨ ᱯᱟᱦᱴᱟ ᱜᱮ ᱪᱤᱠᱟᱹᱬ ᱜᱮ ᱟᱫᱚ ᱮᱱᱮ ᱫᱚᱢᱮ ᱛᱚᱯᱟᱜᱚᱜ ᱠᱟᱱᱟ ᱤᱱᱟᱹ ᱨᱮᱜᱮ ᱠᱟᱹᱴᱤᱡ ᱟᱹᱰᱤ ᱦᱚᱨᱚᱵᱚᱨᱚ ᱵᱩᱡᱷᱟᱹᱜ ᱠᱟᱱᱟ ᱥᱚᱠᱛᱚ ᱜᱷᱟᱹᱲᱤᱡ ᱴᱟᱭᱤᱢ ᱞᱟᱜᱟᱜ ᱠᱟᱱᱟ ᱢᱤᱫᱴᱮᱡ ᱥᱤᱞᱟᱹᱭ ᱨᱮᱜᱮ ᱡᱩᱫᱤ ᱩᱱᱟᱹᱜ ᱜᱷᱟᱹᱲᱤᱡ ᱴᱟᱭᱤᱢ ᱞᱟᱜᱟᱜ ᱠᱟᱱᱟ ᱟᱨ ᱩᱱᱟᱹᱜ ᱰᱷᱮᱨ ᱫᱚ ᱪᱮᱫ ᱞᱮᱠᱟᱨᱮᱢ ᱥᱤᱞᱟᱹᱭᱟ ᱱᱚᱜᱼᱚᱭ ᱱᱟᱦᱟᱜ ᱛᱟᱵᱚᱱ ᱱᱚᱣᱟ ᱫᱩᱧ ᱥᱤᱞᱟᱹᱭ ᱯᱩᱨᱟᱹᱣ ᱠᱮᱫᱼᱟ ᱥᱤᱞᱟᱹᱭ ᱫᱩᱧ ᱥᱤᱞᱟᱹᱭ ᱯᱩᱨᱟᱹᱣ ᱠᱮᱫ ᱛᱟᱵᱚᱱ ᱟᱹᱰᱤ ᱠᱚᱥᱴᱚ ᱛᱤᱧ ᱥᱤᱞᱟᱹᱭ ᱯᱩᱨᱟᱹᱣ ᱠᱮᱫᱼᱟ ᱪᱮᱫᱟᱜ ᱥᱮ ᱥᱟᱨᱟ ᱫᱤᱱ ᱜᱮ ᱥᱩᱛᱟᱹᱢ ᱛᱚᱯᱟᱭᱮᱱᱟ ᱥᱟᱨᱟ ᱫᱤᱱ ᱜᱮ ᱟᱨ ᱱᱚᱣᱟ ᱤᱥᱯᱤᱰ ᱧᱚᱜ ᱥᱤᱞᱟᱹᱭ ᱦᱚᱸ ᱵᱟᱭ ᱜᱟᱱᱚᱜ ᱠᱟᱱᱟ ᱵᱟᱹᱭ ᱵᱟᱹᱭ ᱛᱮ ᱡᱟᱦᱟᱸᱧ ᱥᱤᱞᱟᱹᱭ ᱠᱮᱫᱼᱟᱹᱧ ᱥᱤᱞᱟᱹᱭ ᱠᱮᱫᱼᱟᱹᱧ ᱥᱩᱛᱟᱹᱢ ᱜᱮ ᱛᱚᱯᱟᱜᱚᱜ ᱠᱟᱱᱟ ᱚᱱᱟ ᱯᱮ ᱧᱮᱞ ᱠᱮᱫ ᱛᱟᱵᱚᱱ ᱩᱱᱟᱹᱜ ᱜᱮ ᱛᱚᱯᱟᱜᱚᱜ ᱠᱟᱱᱟ ᱟᱨ ᱱᱚᱣᱟ ᱫᱚ ᱢᱟᱨᱮ ᱠᱷᱟᱱᱛᱟ ᱠᱟᱱᱟ ᱱᱚᱣᱟ ᱫᱚ ᱟᱨᱦᱚᱸ ᱢᱟᱲᱟᱝ ᱛᱮᱠᱚ ᱠᱷᱟᱱᱛᱟ ᱞᱮᱫ ᱛᱟᱦᱮᱱᱚᱜ ᱢᱟᱱᱮ ᱵᱟᱨ ᱫᱷᱟᱣ ᱱᱚᱣᱟ ᱢᱮᱥᱟ ᱯᱮ ᱫᱷᱟᱣ ᱪᱮᱫ ᱪᱚᱝ ᱥᱤᱞᱟᱹᱭᱚᱜ ᱠᱟᱱᱟ ᱚᱱᱟᱛᱮ ᱱᱚᱣᱟ ᱫᱚ ᱡᱟᱹᱥᱛᱤ ᱠᱮᱴᱮᱡ ᱟᱠᱟᱱᱟ ᱚᱱᱟᱛᱮ ᱱᱟᱦᱟᱜ ᱩᱱᱟᱹᱜ ᱡᱳᱨ ᱫᱚ ᱛᱚᱯᱟᱜ ᱮᱱᱟ ᱟᱨ ᱱᱚᱜᱼᱚ ᱱᱚᱝᱠᱟ ᱱᱟᱦᱟᱜ ᱛᱟᱵᱚᱱ ᱢᱟᱨᱮ ᱠᱷᱟᱱᱛᱟ ᱥᱤᱞᱟᱹᱭ ᱫᱚ ᱟᱹᱰᱤ ᱯᱟᱨᱮᱥᱟᱱ ᱧᱚᱜ ᱜᱮᱭᱟ ᱟᱨ ᱟᱹᱰᱤᱜᱟᱱ ᱴᱟᱭᱤᱢ ᱞᱟᱜᱟᱜᱼᱟ ᱟᱨ ᱱᱩᱱᱟᱹᱜ ᱡᱩᱫᱤ ᱢᱤᱫᱴᱟᱝ ᱨᱮ ᱩᱱᱟᱹᱜ ᱜᱟᱱ ᱴᱟᱭᱤᱢ ᱱᱚᱥᱴᱚᱜᱼᱟ ᱛᱟᱦᱚᱞᱮ ᱟᱨᱦᱚᱸ ᱛᱚ ᱱᱟᱦᱟᱜ ᱩᱱᱟᱹᱜ ᱰᱷᱮᱨ ᱟᱹᱜᱩ ᱠᱟᱜ ᱟᱹᱧ ᱢᱟ ᱚᱱᱟ ᱫᱚ ᱪᱮᱫ ᱞᱮᱠᱟ ᱨᱮᱞᱤᱧ ᱥᱤᱞᱟᱹᱭᱟ ᱟᱫᱚ ᱪᱚᱞᱚ ᱮᱱᱛᱮ ᱨᱮᱦᱚᱸ ᱴᱷᱤᱠ ᱜᱮᱭᱟ ᱡᱟᱦᱟᱸ ᱠᱚ ᱮᱢᱚᱜ ᱠᱟᱱᱟ ᱚᱱᱟ ᱢᱟ ᱥᱤᱞᱟᱹᱭ ᱢᱟ ᱦᱩᱭᱩᱜ ᱜᱮᱭᱟ ᱟᱨ ᱩᱱᱠᱩ ᱦᱚᱸ ᱢᱟᱱᱮ ᱱᱟᱣᱟ ᱟᱹᱨᱩ ᱟᱠᱚ ᱫᱚᱨᱠᱟᱨᱚᱜ ᱠᱟᱱ ᱜᱮᱭᱟ ᱪᱮᱫᱟᱜ ᱩᱱᱠᱩ ᱦᱚᱸ ᱚᱲᱮᱡᱟᱜ ᱨᱮᱠᱚ ᱜᱤᱛᱤᱡ ᱵᱟᱲᱟᱜᱼᱟ ᱟᱫᱚ ᱛᱟᱵᱚᱱ ᱱᱚᱜᱼᱚ ᱱᱚᱝᱠᱟ ᱥᱤᱞᱟᱹᱭ ᱠᱚᱢᱟ ᱯᱮ ᱧᱮᱞ ᱵᱟᱲᱟ ᱠᱮᱫ ᱛᱟᱵᱚᱣᱟ ᱟᱨ ᱛᱮᱦᱮᱧ ᱫᱚ ᱛᱚᱵᱮ ᱵᱷᱤᱰᱤᱭᱳ ᱫᱚ ᱱᱚᱣᱟ ᱫᱚ ᱱᱚᱰᱮ ᱜᱮ ᱛᱮᱦᱮᱧ ᱫᱚ ᱢᱩᱪᱟᱹᱫᱮᱫ ᱛᱟᱵᱚᱱᱟ ᱟᱨ ᱟᱡ ᱫᱚ ᱱᱟᱦᱟᱜ ᱛᱟᱵᱚᱱ ᱥᱤᱞᱟᱹᱭ ᱦᱩᱭ ᱠᱮᱫ ᱛᱮ ᱟᱡ ᱫᱚ ᱱᱟᱦᱟᱜ ᱚᱠᱟ ᱥᱮᱱᱮ ᱪᱟᱞᱟᱣ ᱟᱠᱟᱱᱟ ᱟᱫᱚ ᱮᱠᱞᱟ ᱨᱮᱜᱮ ᱱᱟᱦᱟᱜ ᱱᱚᱜᱼᱚᱭ ᱛᱟᱵᱚᱱ ᱵᱷᱤᱰᱤᱭᱳ ᱫᱚᱧ ᱢᱩᱪᱟᱹᱫᱮᱜᱼᱟ